ᱥᱟᱱᱟᱢ ᱠᱚᱜᱮ ᱤᱧ ᱯᱟᱥᱴᱟ ᱥᱮᱫ ᱠᱷᱚᱱ ᱡᱚᱦᱟᱨ ᱟᱨ ᱛᱮᱦᱮᱧ ᱟᱞᱮ ᱵᱞᱚᱜ ᱨᱮ ᱤᱧᱟᱹᱜ ᱪᱮᱱᱮᱞ ᱨᱮ ᱡᱚᱛᱚ ᱠᱚ ᱥᱟᱹᱜᱩᱱ ᱫᱟᱨᱟᱢᱮᱫ ᱯᱮᱭᱟ ᱟᱨ ᱟᱥᱟ ᱤᱧ ᱡᱚᱛᱚ ᱵᱮᱥ ᱜᱮ ᱢᱮᱱᱟᱜ ᱯᱮᱭᱟ ᱤᱧ ᱦᱚᱸ ᱵᱮᱥ ᱜᱮ ᱢᱤᱱᱟᱹᱧᱟ ᱟᱨ ᱟᱯᱮᱭᱟᱜ ᱥᱟᱯᱳᱨᱴ ᱛᱟᱦᱮᱱ ᱢᱟ ᱤᱧ ᱥᱟᱶᱛᱮ ᱡᱟᱦᱟᱸᱭ ᱠᱚ ᱱᱮᱭᱟ ᱜᱮ ᱯᱮ ᱪᱮᱱᱮᱞ ᱥᱟᱵᱥᱠᱨᱟᱭᱤᱵ ᱟᱞᱚ ᱯᱮ ᱦᱤᱲᱤᱧᱟ ᱟᱨ ᱛᱮᱦᱮᱧ ᱫᱚ ᱪᱟᱞᱟᱜ ᱦᱩᱭᱩᱜ ᱞᱟᱹᱜᱤᱫᱼᱟ ᱵᱟᱨᱣᱟ ᱢᱟᱭᱤᱥ ᱛᱚ ᱨᱮᱰᱤ ᱠᱚ ᱦᱩᱭᱩᱜᱼᱟ ᱱᱟᱦᱟᱜ ᱱᱤᱛᱚᱝ ᱪᱮᱫᱟᱜ ᱥᱮ ᱵᱷᱟᱵᱤ ᱛᱟᱠᱚ ᱱᱟᱦᱟᱜ ᱵᱟᱹᱲᱤᱭᱟᱹᱞ ᱵᱷᱟᱵᱤ ᱛᱟᱠᱚ ᱦᱮᱡ ᱮᱱᱟ ᱠᱚ

ᱦᱚᱯᱚᱱ ᱵᱮᱴᱟ ᱮ ᱡᱷᱟᱹᱞᱤ ᱠᱟᱱ ᱛᱤ ᱛᱟᱭ ᱳᱭ ᱮ ᱨᱟᱜᱤ ᱮ ᱠᱤᱱ ᱛᱩᱝ ᱢᱟ ᱴᱤᱠᱟᱹᱭ ᱮ ᱠᱤᱱ ᱵᱚᱞᱮᱱ ᱡᱤ ᱛᱟᱠᱚ ᱫᱚ ᱵᱟᱹᱜᱤ ᱱᱩᱠᱤᱱ ᱫᱚ ᱪᱩᱱᱩ ᱟᱨ ᱢᱩᱱᱩ ᱱᱩᱭ ᱟᱨᱮᱠᱴᱩ ᱦᱟᱱ ᱪᱮᱛᱟᱱ ᱦᱟᱱᱛᱮ ᱨᱮ ᱢᱮᱱᱟᱭᱟ ᱩᱱᱤ ᱫᱚ ᱵᱟᱭ ᱧᱮᱞᱚᱜ ᱠᱟᱱᱟ ᱟᱨ ᱱᱚᱣᱟ ᱠᱚ ᱡᱟᱦᱟᱸ ᱥᱟᱡᱟᱣ ᱱᱚᱣᱟ ᱟᱠᱟ ᱟᱠᱟᱱ ᱱᱚᱣᱟ ᱠᱚ ᱟᱨ ᱱᱚᱣᱟ ᱡᱟᱦᱟᱸ ᱛᱤᱱᱟᱹᱜ ᱜᱮ ᱱᱚᱣᱟ ᱦᱚᱸ ᱡᱟᱦᱟᱸ ᱞᱮᱠᱟ ᱱᱚᱣᱟ ᱠᱚᱫᱚ ᱡᱚᱛᱚ ᱤᱧ ᱵᱟᱹᱲᱤ ᱢᱟ ᱤᱧ ᱢᱟ ᱵᱮᱱᱟᱣ ᱟᱠᱟᱫᱼᱟ ᱛᱚ ᱧᱮᱞ ᱠᱮᱫᱟ ᱯᱮ ᱛᱤᱱᱟᱹᱜ ᱪᱮᱦᱨᱟ ᱧᱮᱞᱚᱜ ᱠᱟᱱᱟ ᱱᱚᱣᱟ ᱫᱩᱣᱟᱹᱨ ᱨᱮ ᱱᱚᱣᱟ ᱟᱠᱟ ᱟᱠᱚ ᱯᱮ ᱱᱚᱣᱟ ᱡᱟᱦᱟᱸ ᱴᱟᱸᱜᱟᱣ ᱟᱠᱟᱱ ᱱᱚᱣᱟ ᱦᱚᱸ

ᱡᱩᱵᱽᱞᱤ ᱯᱟᱨᱠ ᱪᱮᱫ ᱫᱤ ᱪᱮᱞᱟ ᱵᱚᱱ ᱛᱚᱵᱮ ᱦᱟᱸᱥᱫᱟ ᱪᱷᱚᱴᱤ ᱵᱷᱟᱵᱤ ᱠᱟᱱᱟᱭ ᱟᱨ ᱱᱤ ᱫᱚ ᱵᱤᱴᱤ ᱟᱨ ᱱᱤ ᱫᱚ ᱫᱤᱫᱤ ᱟᱨ ᱱᱤ ᱢᱟ ᱦᱚᱯᱚᱱ ᱴᱤ ᱱᱚᱜᱼᱚᱭ ᱢᱮ ᱟᱨ ᱦᱚᱯᱚᱱ ᱫᱟᱫᱟ ᱫᱚ ᱜᱟᱹᱰᱤ ᱞᱟᱜᱟᱭᱮᱜᱼᱟᱭ ᱟᱨ ᱱᱩᱠᱤᱱ ᱫᱚ ᱟᱭᱳ ᱟᱨ ᱵᱟᱵᱟ ᱛᱟᱹᱠᱤᱱ ᱟᱨ ᱩᱱᱤ ᱫᱚ ᱫᱤᱫᱤ ᱜᱤᱫᱽᱨᱟᱹ ᱱᱟᱜ

ᱟᱨ ᱱᱚᱰᱮ ᱫᱚ ᱥᱟᱸᱜᱟᱛ ᱠᱚᱲᱟ ᱩᱱᱤ ᱱᱟᱦᱟᱜ ᱵᱮᱴᱟ ᱛᱟᱹᱠᱤᱱ ᱦᱚᱸ ᱫᱤᱫᱤ ᱜᱤᱫᱽᱨᱟᱹ ᱩᱱᱤ ᱱᱟᱦᱟᱜ ᱱᱚᱰᱮ ᱠᱤᱱ ᱱᱤᱠᱳ ᱯᱟᱨᱠ ᱵᱚᱞᱚᱱ ᱟᱹᱠᱤᱱ ᱜᱤᱫᱽᱨᱟᱹ ᱫᱚ ᱱᱟᱦᱟᱜ ᱠᱩᱥᱤ ᱫᱮᱡᱚᱜ ᱟᱭ ᱟᱨ ᱟᱞᱮ ᱫᱚ ᱱᱟᱦᱟᱜ ᱚᱱᱛᱮ ᱵᱟᱦᱨᱮ ᱯᱟᱨᱠ ᱥᱮᱫ ᱞᱮ ᱪᱟᱞᱟᱜ ᱠᱟᱱᱟ ᱱᱩᱭ ᱵᱷᱤᱰᱤᱭᱳᱭᱮᱫ ᱠᱟᱱᱟ ᱟᱨ ᱪᱮᱫ ᱵᱚ ᱢᱮᱱᱟ ᱢᱟᱥᱮ ᱱᱟᱦᱟᱜ ᱚᱱᱟ ᱡᱩ ᱚᱱᱟ ᱤᱭᱟᱹ ᱱᱤᱠᱳ ᱯᱟᱨᱠ ᱫᱚ ᱵᱟᱪᱪᱟ ᱠᱤᱱ ᱵᱚᱞᱚᱭᱮᱱᱟ ᱠᱤᱱ ᱟᱨ ᱟᱞᱮ ᱥᱮᱬᱟ ᱦᱚᱲ ᱠᱚᱫᱚ ᱚᱠᱟᱞᱮ ᱪᱟᱞᱟᱜ ᱠᱟᱱᱟ ᱯᱟᱨᱠ ᱥᱮᱫ ᱜᱮ

ᱴᱷᱤᱠ ᱜᱮᱭᱟ ᱛᱚᱵᱮ ᱛᱮᱦᱮᱧᱟᱜ ᱵᱞᱚᱜ ᱫᱚ ᱱᱤᱱᱟᱹᱜ ᱜᱮ ᱛᱟᱵᱚᱱ ᱟᱨ ᱪᱮᱫ ᱞᱮᱠᱟ ᱵᱩᱡᱷᱟᱹᱣ ᱠᱮᱫᱟ ᱠᱚᱢᱮᱱᱴ ᱠᱟᱛᱮ ᱡᱟᱹᱨᱩᱲ ᱯᱮ ᱵᱟᱰᱟᱭ ᱦᱚᱪᱚᱧᱟ